ᱛᱤᱦᱤᱧ ᱢᱤᱫᱴᱮᱱ ᱠᱩᱲᱤ ᱡᱩᱫᱤ ᱩᱱᱤ ᱮᱴᱟᱜ ᱡᱟᱹᱛᱤ ᱨᱮᱱ ᱠᱚᱲᱟ ᱴᱷᱮᱱ ᱡᱟᱶᱟᱭ ᱠᱟᱛᱮᱫ ᱟᱭᱟᱜ ᱯᱚᱨᱤᱵᱟᱨ ᱨᱮᱱᱟᱜ ᱢᱟᱱ ᱥᱚᱱᱢᱟᱱᱮ ᱰᱩᱵᱟᱹᱣ ᱮᱫᱟ ᱟᱨ ᱡᱩᱫᱤ ᱥᱚᱢᱟᱡᱽ ᱠᱚ ᱢᱮᱱ ᱠᱷᱟᱱ ᱡᱮ ᱟᱞᱮᱭᱟᱜ ᱥᱚᱢᱟᱡᱽ ᱮ ᱠᱚᱞᱚᱝᱠᱚ ᱦᱚᱴᱚ ᱠᱟᱜ ᱠᱟᱱᱟ ᱟᱨ ᱛᱤᱦᱤᱧ ᱡᱮ ᱴᱚᱯᱤᱠ ᱱᱤᱭᱮᱧ ᱨᱚᱲᱟ ᱚᱱᱟ ᱫᱚ ᱦᱩᱭᱩᱜ ᱠᱟᱱᱟ ᱢᱤᱫᱴᱮᱱ ᱥᱟᱱᱛᱟᱲᱤ ᱠᱩᱲᱤ ᱟᱨ ᱢᱤᱫᱴᱮᱱ ᱫᱤᱠᱩ ᱠᱚᱲᱟ ᱛᱚ ᱦᱚᱭᱛᱳ ᱱᱤᱭᱟᱹ ᱴᱚᱯᱤᱠ ᱢᱟᱡᱷᱮ ᱨᱮ ᱮᱢᱚᱱ ᱠᱤᱪᱷᱩᱧ ᱨᱚᱲ ᱛᱤᱭᱳᱜᱟ ᱡᱮ ᱠᱟᱛᱷᱟ ᱜᱩᱞᱳ ᱟᱭᱢᱟ ᱦᱚᱲᱟᱜ ᱵᱟᱹᱲᱤᱡ ᱦᱚᱸ ᱞᱟᱜᱟᱣ ᱛᱟᱱᱟ ᱠᱚᱜᱼᱟ ᱟᱨ ᱛᱤᱦᱤᱧ ᱨᱮᱱᱟᱜ ᱴᱚᱯᱤᱠ ᱫᱚ ᱢᱤᱫᱴᱮᱡ ᱥᱟᱱᱛᱟᱲᱤ ᱠᱩᱲᱤ ᱮᱴᱟᱜ ᱫᱷᱚᱨᱢᱚ ᱨᱮᱱ ᱠᱚᱲᱟ ᱥᱟᱛᱮ ᱵᱟᱯᱞᱟ ᱛᱚ ᱱᱤᱭᱟᱹ ᱴᱚᱯᱤᱠ ᱛᱟᱞᱟᱨᱮ ᱦᱚᱭᱛᱳ ᱮᱢᱚᱱ ᱠᱤᱪᱷᱩ ᱠᱟᱛᱷᱟ ᱦᱚᱸᱧ ᱞᱟᱹᱭ ᱫᱟᱲᱮᱭᱟᱜᱼᱟ ᱡᱮᱜᱩᱞᱤ ᱤᱧᱟᱹᱜ ᱢᱚᱛᱮ ᱦᱚᱸ ᱵᱷᱩᱞ ᱦᱩᱭ ᱫᱟᱲᱮᱭᱟᱜᱼᱟ ᱛᱚᱵᱮ ᱱᱤᱭᱟᱹ ᱠᱟᱛᱷᱟ ᱨᱮ ᱯᱨᱚᱛᱷᱚᱢ ᱜᱮ ᱡᱮᱴᱟᱧ ᱢᱮᱱᱟ ᱡᱮ ᱟᱵᱚ ᱥᱚᱢᱟᱡᱽ ᱨᱮᱱ ᱠᱩᱲᱤ ᱡᱩᱫᱤ ᱢᱤᱫᱴᱮᱱ ᱰᱟᱺᱜᱩᱣᱟᱹ ᱠᱩᱲᱤ ᱡᱩᱫᱤ ᱢᱤᱫᱴᱮᱱ ᱵᱟᱝᱜᱟᱞᱤ ᱠᱚᱲᱟᱭ ᱵᱟᱪᱷᱟᱣ ᱮ ᱠᱷᱟᱱ ᱛᱚᱵᱮ ᱩᱱᱤ ᱠᱩᱲᱤᱭᱟᱜ ᱠᱤᱱᱛᱩ ᱟᱭᱢᱟ ᱵᱚᱲᱚ ᱵᱷᱩᱞ ᱠᱟᱱ ᱛᱟᱭᱟ ᱟᱨ ᱢᱤᱫᱴᱮᱡ ᱵᱟᱹᱦᱩᱣᱟᱱ ᱠᱩᱲᱤ ᱡᱩᱫᱤ ᱟᱭᱟᱜ ᱥᱚᱝᱥᱟᱨ ᱨᱮ ᱛᱟᱦᱮᱸ ᱛᱩᱞᱩᱡ ᱦᱚᱸ ᱢᱤᱫᱴᱮᱡ ᱫᱤᱠᱩ ᱠᱚᱲᱟ ᱴᱷᱮᱡ ᱪᱟᱞᱟᱜ ᱠᱷᱟᱡ ᱚᱱᱟ ᱢᱟ ᱟᱨᱦᱚᱸ ᱟᱭᱢᱟ ᱞᱟᱹᱴᱩ ᱵᱷᱩᱞ ᱠᱤᱱᱛᱩ ᱱᱚᱰᱮᱧ ᱨᱚᱲᱟ ᱢᱤᱫᱴᱮᱡ ᱰᱤᱵᱷᱳᱨᱥᱤ ᱠᱩᱲᱤ ᱡᱮᱴᱟ ᱟᱭᱟᱜ ᱡᱟᱶᱟᱭ ᱚᱲᱟᱜ ᱠᱷᱚᱡ ᱰᱤᱵᱷᱳᱨᱥ ᱠᱟᱛᱮ ᱪᱷᱟᱹᱰᱣᱤ ᱠᱩᱲᱤ ᱚᱵᱚᱥᱛᱟᱭ ᱟᱭᱟᱜ ᱚᱲᱟᱜ ᱨᱮ ᱢᱮᱱᱟᱭᱟ ᱮᱵᱚᱝ ᱯᱚᱨᱚᱵᱚᱨᱛᱤ ᱢᱤᱫᱴᱮᱱ ᱵᱟᱝᱜᱟᱞᱤ ᱠᱚᱲᱟᱭ ᱵᱟᱪᱷᱟᱣ ᱮᱭᱟ ᱛᱚ ᱱᱤᱭᱟᱹ ᱠᱚ ᱨᱚᱲ ᱨᱟᱦᱟ ᱞᱟᱹᱜᱤᱫ ᱯᱨᱚᱛᱮᱠᱴᱤ ᱥᱟᱵᱡᱮᱠᱴ ᱠᱤᱪᱷᱩ ᱯᱚᱭᱮᱱᱴ ᱦᱤᱥᱟᱹᱵᱤᱧ ᱨᱚᱲ ᱤᱫᱤᱭᱟ

ᱤᱥᱠᱩᱞ ᱠᱚᱨᱛᱤᱯᱚᱠᱠᱷᱚᱣᱟᱜ ᱴᱷᱤᱠ ᱢᱚᱛᱚ ᱥᱤᱠᱠᱷᱟᱨ ᱚᱵᱷᱟᱵᱽ ᱦᱩᱭ ᱠᱟᱱᱟ ᱚᱱᱟ ᱞᱟᱹᱜᱤᱫ ᱤᱧ ᱯᱷᱤᱞ ᱠᱟᱫᱟ ᱛᱚ ᱚᱱᱟ ᱤᱥᱠᱩᱞ ᱠᱚᱨᱛᱤᱯᱚᱠᱠᱷᱚ ᱨᱮ ᱩᱱᱤ ᱠᱚᱲᱟ ᱯᱨᱚᱥᱱᱚᱭ ᱨᱟᱠᱟᱵ ᱫᱟ ᱡᱮ ᱤᱧ ᱵᱟᱠᱤ ᱥᱟᱵᱡᱮᱠᱴ ᱨᱮ ᱯᱟᱥ ᱱᱟᱢᱵᱟᱨ ᱤᱧ ᱨᱟᱠᱟᱵ ᱠᱟᱜ ᱨᱮᱦᱚᱸ ᱢᱤᱫᱴᱮᱡ ᱥᱟᱵᱡᱮᱠᱴ ᱨᱮ ᱠᱤᱱᱛᱩ ᱢᱟᱥᱴᱟᱨ ᱟᱜ ᱴᱷᱤᱠ ᱢᱚᱛᱚ ᱵᱟᱭ ᱯᱟᱲᱦᱟᱣ ᱠᱟᱜ ᱞᱮᱛᱮ ᱚᱱᱟ ᱨᱤᱧ ᱯᱷᱮᱞ ᱠᱟᱫᱟ ᱠᱟᱨᱚᱱ ᱤᱧᱟᱹᱜ ᱟᱨᱛᱷᱤᱠ ᱚᱵᱚᱥᱛᱷᱟ ᱤᱱᱟᱹᱜ ᱴᱷᱤᱠ ᱵᱟᱝ ᱛᱟᱦᱮᱸ ᱠᱟᱱᱟ ᱡᱮ ᱮᱠᱥᱴᱨᱟ ᱴᱤᱭᱩᱥᱚᱱ ᱤᱧ ᱦᱟᱛᱟᱣ ᱫᱟᱲᱮᱭᱟᱜᱼᱟ ᱟᱨ ᱚᱱᱟ ᱱᱟᱢᱵᱟᱨ ᱚᱸᱰᱮ ᱯᱟᱥ ᱱᱟᱢᱵᱟᱨ ᱤᱧ ᱩᱰᱩᱠ ᱫᱟᱲᱮᱭᱟᱜᱼᱟ ᱛᱚ ᱱᱤᱭᱟᱹ ᱜᱮ ᱢᱮᱱ ᱠᱟᱛᱷᱟ ᱡᱩᱫᱤ ᱟᱯᱮᱭᱟᱜ ᱫᱨᱤᱥᱴᱤ ᱛᱮ ᱩᱱᱤ ᱱᱤᱨᱟᱱᱚᱵᱵᱳᱭ ᱴᱤ ᱠᱚᱲᱟ ᱵᱟᱫ ᱠᱟᱛᱮ ᱡᱩᱫᱤ ᱢᱤᱫᱴᱮᱡ ᱠᱚᱲᱟ ᱡᱩᱫᱤ ᱴᱷᱤᱠᱮ ᱦᱩᱭᱩᱜ ᱠᱷᱟᱡ ᱛᱟᱦᱚᱞᱮ ᱚᱱᱟ ᱩᱫᱟᱦᱚᱨᱚᱱ ᱦᱤᱥᱟᱹᱵ ᱛᱮ ᱱᱚᱛᱮ ᱦᱚᱸ ᱩᱱᱤ ᱡᱮ ᱢᱤᱫᱴᱮᱡ ᱠᱩᱲᱤ ᱵᱟᱯᱞᱟᱣ ᱠᱟᱱᱟᱭ ᱩᱱᱤ ᱵᱟᱯᱞᱟ ᱠᱩᱲᱤ ᱧᱮᱞ ᱛᱮ ᱥᱚᱢᱟᱡᱽ ᱠᱚ ᱢᱮᱱ ᱮᱫᱟ ᱥᱚᱢᱯᱩᱨᱱᱚ ᱵᱷᱩᱞ ᱟᱡᱽ ᱯᱚᱨᱡᱚᱱᱛᱚ ᱡᱚᱛᱚ ᱠᱩᱲᱤ ᱠᱚ ᱵᱟᱯᱞᱟᱣ ᱠᱟᱱᱟ ᱩᱱᱠᱩᱣᱟᱜ ᱥᱚᱢᱯᱩᱨᱱᱚ ᱵᱷᱩᱞ ᱩᱱᱠᱩᱣᱟᱜ ᱠᱟᱱ ᱛᱟᱠᱚ ᱜᱮᱭᱟ ᱟᱨ ᱩᱱᱠᱩ ᱵᱟᱯᱞᱟ ᱠᱩᱲᱤ ᱢᱚᱫᱽᱫᱷᱮ ᱡᱩᱫᱤ ᱢᱤᱫᱴᱮᱡ ᱠᱩᱲᱤ ᱟᱭᱟᱜ ᱯᱨᱚᱥᱱᱚᱭ ᱨᱟᱠᱟᱵ ᱠᱷᱟᱡ ᱡᱮ ᱤᱧᱟᱹᱜ ᱱᱤᱭᱟᱹ ᱚᱵᱚᱥᱛᱟ ᱨᱮᱱ ᱞᱟᱹᱜᱤᱫ ᱥᱚᱢᱟᱡᱽ ᱦᱚᱸ ᱠᱤᱱᱛᱩ ᱥᱚᱢᱟᱡᱽ ᱠᱷᱚᱡ ᱚᱵᱚᱦᱮᱞᱟᱧ ᱧᱟᱢ ᱠᱟᱜ ᱛᱮ ᱱᱤᱭᱟᱹ ᱡᱟᱭᱜᱟ ᱨᱤᱧ ᱛᱤᱸᱜᱩ ᱟᱠᱟᱱᱟ ᱟᱨ ᱪᱮᱫ ᱛᱤᱦᱤᱧ ᱩᱱᱤ ᱠᱩᱲᱤ ᱡᱩᱫᱤ ᱟᱵᱚ ᱥᱚᱢᱟᱡᱽ ᱮ ᱢᱮᱛᱟ ᱵᱚᱱ ᱠᱷᱟᱡ ᱟᱵᱚᱣᱟᱜ ᱥᱚᱢᱟᱡᱽ ᱪᱚᱴ ᱨᱮ ᱯᱨᱚᱥᱱᱚᱭ ᱨᱟᱠᱟᱵ ᱠᱷᱟᱡ ᱡᱮ ᱢᱤᱫᱴᱮᱡ ᱦᱚᱲ ᱡᱮᱢᱚᱱ ᱵᱤᱯᱚᱫ ᱨᱮ ᱡᱚᱠᱷᱚᱱᱮ ᱯᱟᱲᱟᱜᱼᱟ ᱤᱧ ᱡᱚᱠᱷᱚᱡ ᱩᱱᱤ ᱦᱚᱲ ᱡᱚᱠᱷᱚᱱ ᱱᱤᱡᱮᱨᱮᱱ ᱦᱚᱲ ᱜᱮ ᱵᱟᱠᱚ ᱥᱟᱦᱟᱡᱽᱡᱚᱭᱮᱭᱟ ᱤᱧ ᱡᱚᱠᱷᱚᱡ ᱥᱟᱢᱟᱝ ᱨᱮ ᱡᱮ ᱦᱚᱲ ᱥᱟᱦᱟᱡᱽᱡᱚᱭ ᱦᱟᱛᱟᱣᱟ ᱩᱱᱤ ᱴᱷᱮᱱ ᱠᱷᱚᱱ ᱥᱟᱦᱟᱡᱽᱡᱚ ᱦᱟᱛᱟᱣ ᱠᱤ ᱚᱱᱱᱟᱭ ᱠᱟᱱᱟ ᱡᱩᱫᱤ ᱥᱚᱢᱟᱡᱽ ᱨᱮᱱ ᱦᱚᱲ ᱠᱚ ᱢᱮᱱ ᱠᱷᱟᱱ ᱡᱮ ᱢᱤᱫᱴᱮᱱ ᱡᱟᱶᱟᱭ ᱵᱟᱹᱲᱤᱡ ᱮ ᱦᱩᱭ ᱮᱱᱟᱛᱮ ᱪᱤᱠᱟᱹᱭᱮᱱᱟ ᱫᱤᱥᱚᱢ ᱫᱩᱱᱤᱭᱟᱹ ᱨᱮᱠᱤ ᱢᱚᱡᱽ ᱦᱚᱲ ᱨᱮᱱᱟᱜ ᱚᱵᱷᱟᱵᱽ ᱢᱮᱱᱟᱜᱼᱟ ᱛᱟᱦᱚᱞᱮ ᱩᱱᱤ ᱠᱩᱲᱤ ᱦᱚᱸᱭ ᱢᱮᱱ ᱫᱟᱲᱮᱭᱟᱜᱼᱟ ᱡᱮ ᱡᱚᱠᱷᱚᱱ ᱤᱧ ᱪᱷᱟᱹᱰᱣᱤ ᱚᱵᱚᱥᱛᱷᱟ ᱨᱮ ᱚᱲᱟᱜ ᱨᱤᱧ ᱛᱟᱦᱮᱸ ᱠᱟᱱᱟ ᱤᱧ ᱡᱚᱠᱷᱚᱱ ᱢᱚᱡᱽ ᱦᱚᱲ ᱫᱚᱠᱚ ᱚᱠᱟᱭᱮᱱᱟ ᱫᱩᱭ ᱱᱟᱢᱵᱟᱨ ᱯᱚᱭᱮᱱᱴ ᱡᱮ ᱡᱮ ᱠᱷᱚᱱᱤ ᱠᱟᱱᱟᱭ ᱩᱱᱤ ᱢᱟ ᱠᱷᱚᱱ ᱨᱮᱱᱟᱜ ᱥᱟᱹᱥᱛᱤᱭ ᱧᱟᱢ ᱠᱤᱱᱛᱩ ᱠᱷᱚᱱᱤ ᱨᱮᱱ ᱯᱚᱨᱤᱵᱟᱨ ᱦᱚᱸ ᱠᱤᱠᱚ ᱠᱷᱚᱱᱤ ᱠᱟᱱᱟ ᱡᱚᱫᱤ ᱠᱷᱚᱱᱤ ᱨᱮᱱ ᱯᱚᱨᱤᱵᱟᱨ ᱦᱚᱸ ᱠᱷᱚᱱᱤ ᱵᱟᱝ ᱠᱟᱱᱟ ᱠᱚ ᱛᱟᱦᱚᱞᱮ ᱚᱱᱟ ᱯᱚᱭᱮᱱᱴ ᱥᱟᱵ ᱠᱟᱛᱮ ᱜᱮ ᱛᱤᱦᱤᱧ ᱡᱮ ᱠᱩᱲᱤ ᱱᱤᱭᱟᱹ ᱜᱷᱚᱴᱚᱱᱟᱭ ᱜᱷᱚᱴᱟᱣᱫᱟ ᱩᱱᱤ ᱢᱟᱭ ᱫᱳᱥᱤ ᱠᱟᱱ ᱜᱮ ᱠᱤᱱᱛᱩ ᱩᱱᱤ ᱨᱮᱱ ᱯᱚᱨᱤᱵᱟᱨ ᱠᱤ ᱱᱤᱭᱟᱹ ᱨᱮᱱ ᱫᱳᱥᱤ ᱠᱚ ᱦᱩᱭᱩᱜᱼᱟ ᱠᱟᱨᱚᱱ ᱧᱮᱞᱚᱜ ᱠᱟᱱᱟ ᱵᱚᱨᱛᱚᱢᱟᱱ ᱥᱚᱢᱟᱡᱽ ᱨᱮ ᱩᱱᱤ ᱠᱩᱲᱤ ᱢᱟ ᱯᱚᱨᱤᱵᱟᱨ ᱢᱟ ᱟᱲᱟᱜ ᱞᱟᱜᱟᱣ ᱟᱭ ᱠᱟᱱ ᱜᱮ ᱟᱵᱚᱣᱟᱜ ᱥᱚᱢᱟᱡᱽ ᱠᱷᱚᱡ ᱢᱟᱵᱚᱱ ᱩᱰᱩᱠ ᱮ ᱠᱟᱱ ᱜᱮ ᱠᱤᱱᱛᱩ ᱩᱱᱠᱩ ᱨᱮᱱ ᱯᱚᱨᱤᱵᱟᱨ ᱩᱱᱠᱩ ᱦᱚᱸ ᱟᱵᱚ ᱨᱮᱱ ᱥᱚᱢᱟᱡᱽ ᱨᱮᱱ ᱦᱚᱲ ᱥᱚᱢᱟᱡᱽ ᱨᱮᱱ ᱵᱟᱦᱨᱮ ᱫᱨᱤᱥᱴᱤ ᱛᱮᱠᱚ ᱧᱮᱞᱮᱜ ᱠᱚᱣᱟ ᱥᱮᱭ ᱦᱤᱥᱟᱹᱵ ᱠᱤᱱᱛᱩ ᱩᱱᱠᱩ ᱥᱚᱱᱢᱟᱱ ᱵᱟᱠᱚ ᱧᱟᱢᱫᱟ ᱛᱚ ᱚᱱᱟ ᱦᱤᱥᱟᱹᱵ ᱱᱚᱰᱮ ᱧᱮᱞᱚᱜ ᱠᱟᱱᱟ ᱡᱮ ᱯᱚᱨᱤᱵᱟᱨᱟᱜ ᱫᱳᱥ ᱫᱚ ᱪᱮᱫ ᱢᱮᱱᱟᱜᱼᱟ ᱡᱮᱢᱚᱱ ᱠᱟᱛᱷᱟ ᱨᱮ ᱢᱮᱱᱟᱜᱼᱟ ᱢᱤᱫᱴᱮᱱ ᱴᱷᱮᱸᱜᱟ ᱨᱟᱹᱯᱩᱫ ᱫᱚ ᱟᱹᱰᱤ ᱥᱚᱦᱚᱡᱟ ᱠᱤᱱᱛᱩ ᱢᱤᱫ ᱥᱚᱝᱜᱮ ᱡᱩᱫᱤ ᱟᱭᱢᱟ ᱴᱷᱮᱸᱜᱟᱢ ᱨᱟᱹᱯᱩᱫ ᱠᱷᱟᱡ ᱚᱱᱟ ᱫᱚ ᱟᱭᱢᱟ ᱠᱚᱴᱷᱤᱱᱟ ᱛᱚ ᱱᱤᱭᱟᱹ ᱠᱟᱛᱷᱟ ᱜᱮ ᱛᱮᱦᱮᱧ ᱟᱵᱚ ᱡᱚᱠᱷᱚᱱ ᱢᱤᱫ ᱥᱟᱛᱮ ᱟᱭᱢᱟ ᱰᱷᱮᱨ ᱥᱚᱢᱟᱡᱽ ᱵᱚᱱ ᱛᱟᱦᱮᱱᱟ ᱚᱱᱟ ᱨᱮᱱᱟᱜ ᱡᱳᱴ ᱠᱤᱱᱛᱩ ᱢᱚᱡᱽ ᱛᱮ ᱛᱟᱦᱮᱱᱟ ᱟᱨ ᱚᱱᱟ ᱥᱚᱢᱟᱡᱽ ᱠᱷᱚᱡ ᱜᱮ ᱡᱩᱫᱤ ᱟᱨ ᱢᱤᱫᱴᱮᱡ ᱯᱚᱨᱤᱵᱟᱨ ᱡᱩᱫᱤ ᱵᱚᱱ ᱚᱪᱚᱜᱮ ᱠᱷᱟᱡ ᱟᱵᱚᱣᱟᱜ ᱥᱚᱢᱟᱡᱽ ᱠᱤᱱᱛᱩ ᱵᱟᱹᱭ ᱵᱟᱹᱭ ᱛᱮ ᱫᱩᱨᱵᱚᱞ ᱪᱟᱞᱟᱜᱼᱟ ᱛᱚ ᱠᱟᱛᱷᱟ ᱫᱚ ᱱᱤᱭᱟᱹ ᱜᱮ ᱛᱮᱦᱮᱧ ᱢᱤᱫᱴᱮᱱ ᱠᱩᱲᱤ ᱡᱩᱫᱤ ᱮᱴᱟᱜ ᱠᱚᱲᱟ ᱴᱷᱮᱱ ᱡᱟᱶᱟᱭ ᱠᱟᱛᱮᱫ ᱟᱭᱟᱜ ᱱᱤᱡᱮ ᱨᱮᱱᱟᱜ ᱢᱟᱱ ᱥᱚᱱᱢᱟᱱ ᱯᱚᱨᱤᱵᱟᱨ ᱨᱮᱱᱟᱜ ᱢᱟᱱ ᱥᱚᱱᱢᱟᱱ ᱮ ᱰᱩᱵᱟᱹᱣ ᱠᱟᱫᱟ ᱟᱨ ᱚᱱᱟ ᱜᱷᱚᱴᱚᱱᱟ ᱡᱩᱫᱤ ᱥᱚᱢᱟᱡᱽ ᱡᱩᱫᱤ ᱠᱚ ᱢᱮᱱ ᱠᱷᱟᱱ ᱡᱮ ᱱᱤᱡᱮᱨᱟᱜ ᱥᱚᱢᱟᱡᱽ ᱮ ᱠᱚᱞᱚᱝᱠᱚ ᱦᱚᱴᱚ ᱠᱟᱫᱟ ᱛᱟᱦᱚᱞᱮ ᱚᱠᱟᱴᱟᱜ ᱥᱚᱢᱟᱡᱽ ᱮ ᱠᱚᱞᱚᱝᱠᱚ ᱠᱟᱫᱟ ᱡᱮ ᱥᱚᱢᱟᱡᱽ ᱨᱮᱱ ᱠᱚᱲᱟ ᱜᱮᱠᱚ ᱞᱟᱹᱭᱫᱟ ᱡᱮ ᱱᱤᱛ ᱠᱟᱛᱮᱜ ᱨᱮᱱ ᱪᱷᱟᱹᱰᱣᱤ ᱠᱩᱲᱤ ᱫᱚ ᱢᱤᱫ ᱠᱮᱡᱤ ᱡᱷᱤᱞᱟᱹᱯᱤ ᱵᱤᱱᱤᱢᱚᱭ ᱛᱮ ᱢᱤᱫ ᱧᱤᱫᱟᱹᱢ ᱧᱟᱢᱮᱭᱟ ᱚᱱᱟ ᱥᱚᱢᱟᱡᱽ ᱮ ᱠᱚᱞᱚᱝᱠᱚ ᱦᱚᱴᱚ ᱠᱟᱫᱟ ᱡᱮ ᱡᱮ ᱥᱚᱢᱟᱡᱽ ᱨᱮᱱ ᱦᱚᱲ ᱱᱤᱡᱮ ᱨᱮᱱ ᱥᱚᱢᱟᱡᱽ ᱨᱮᱱ ᱠᱩᱲᱤ ᱜᱤᱫᱽᱨᱟᱹ ᱜᱮᱠᱚ ᱨᱮᱯ ᱮᱜ ᱠᱚᱣᱟ ᱚᱱᱟ ᱥᱚᱢᱟᱡᱽ ᱮ ᱠᱚᱞᱚᱝᱠᱚ ᱦᱚᱴᱚ ᱠᱟᱫᱟ ᱥᱮ ᱡᱮ ᱥᱚᱢᱟᱡᱽ ᱦᱚᱲ ᱴᱷᱮᱱ ᱱᱤᱡᱮᱭᱟᱜ ᱵᱤᱪᱟᱨᱮ ᱠᱚᱭᱟ ᱩᱱᱠᱩ ᱥᱚᱢᱟᱡᱽ ᱦᱚᱲᱜᱮ ᱛᱮᱦᱮᱧ ᱫᱤᱱᱨᱮ ᱦᱟᱺᱰᱤ ᱵᱚᱛᱚᱞ ᱪᱟᱯᱚ ᱠᱟᱛᱮᱫ ᱠᱚ ᱫᱩᱲᱩᱵ ᱛᱷᱤᱨ ᱠᱟᱱᱟ ᱚᱱᱟ ᱥᱚᱢᱟᱡᱽ ᱮ ᱠᱚᱞᱚᱝᱠᱚ ᱦᱚᱴᱚ ᱠᱟᱫᱟ ᱟᱨ ᱛᱮᱦᱮᱧ ᱫᱤᱱ ᱨᱮ ᱥᱚᱢᱟᱡᱽ ᱠᱚ ᱵᱤᱪᱟᱹᱨᱫᱟ ᱡᱮ ᱩᱱᱤ ᱠᱩᱲᱤ ᱟᱵᱚᱣᱟᱜ ᱥᱚᱢᱟᱡᱽ ᱠᱷᱚᱡ ᱵᱚᱱ ᱵᱚᱧᱪᱤᱛᱚᱭᱮᱭᱟ ᱟᱵᱚᱣᱟᱜ ᱱᱤᱭᱟᱹ ᱥᱟᱶᱛᱟᱞ ᱡᱟᱹᱛᱤ ᱠᱷᱚᱡ ᱜᱮᱵᱚᱱ ᱩᱰᱩᱠᱮᱭᱟ ᱠᱤᱱᱛᱩ ᱡᱮ ᱠᱩᱲᱤ ᱟᱵᱚᱣᱟᱜ ᱥᱚᱢᱟᱡᱽ ᱨᱮᱜᱮ ᱞᱟᱹᱴᱩ ᱟᱠᱟᱱᱟ ᱟᱵᱚᱣᱟᱜ ᱥᱚᱢᱟᱡᱽ ᱨᱮᱜᱮ ᱦᱟᱨᱟᱼᱵᱩᱨᱩᱭᱮᱱᱟ ᱟᱵᱚᱣᱟᱜ ᱥᱚᱢᱟᱡᱽ ᱨᱮᱱᱟᱜ ᱢᱟᱛᱨᱤ ᱵᱷᱟᱥᱟᱭ ᱥᱟᱵ ᱫᱚᱦᱚ ᱠᱟᱫᱟ ᱛᱮᱦᱮᱧ ᱩᱱᱤ ᱠᱩᱲᱤ ᱠᱤ ᱟᱵᱚ ᱡᱩᱫᱤ ᱵᱚᱱ ᱵᱚᱧᱪᱤᱛᱚᱭᱮ ᱠᱷᱟᱡ ᱟᱵᱚᱣᱟᱜ ᱡᱟᱹᱛᱤ ᱠᱷᱚᱡ ᱵᱚᱱ ᱩᱰᱩᱠᱮ ᱠᱷᱟᱡ ᱚᱱᱟᱠᱤ ᱵᱟᱥᱛᱚᱵ ᱨᱮᱜᱮ ᱩᱰᱩᱠ ᱦᱩᱭᱱᱟ ᱛᱮᱦᱮᱧ ᱡᱩᱫᱤ ᱢᱤᱫᱴᱮᱡ ᱠᱩᱲᱤ ᱟᱵᱚ ᱵᱚᱱ ᱟᱵᱚᱣᱟᱜ ᱡᱟᱛᱤ ᱠᱷᱚᱡ ᱵᱚᱱ ᱵᱚᱧᱪᱤᱛᱚᱭᱮ ᱠᱷᱟᱡ ᱩᱱᱤ ᱠᱩᱲᱤ ᱡᱮ ᱟᱭᱟᱜ ᱤᱥᱠᱩᱞ ᱞᱟᱭᱤᱯᱷ ᱨᱮ ᱟᱭᱟᱜ ᱵᱟᱵᱟᱣᱟᱜ ᱯᱚᱨᱤᱪᱚᱭᱮ ᱚᱞ ᱦᱚᱴᱚᱣ ᱠᱟᱫᱟ ᱯᱨᱚᱛᱛᱮᱠᱴᱤ ᱡᱟᱭᱜᱟ ᱨᱮ ᱟᱡᱽ ᱯᱚᱨᱡᱚᱱᱛᱚ ᱡᱮ ᱩᱱᱤᱭᱟᱜ ᱯᱚᱨᱤᱪᱚᱭᱮ ᱚᱞ ᱦᱚᱴᱚᱣ ᱠᱟᱫᱟ ᱚᱱᱟ ᱠᱚ ᱠᱤ ᱢᱩᱪᱷᱟᱹᱣ ᱫᱟᱲᱮᱭᱟᱜ ᱠᱟᱱᱟ ᱵᱚᱱ ᱟᱨ ᱛᱤᱱᱟᱹᱜ ᱫᱤᱱ ᱱᱚᱝᱠᱟ ᱥᱟᱥᱚᱱ ᱛᱷᱨᱩ ᱛᱮ ᱟᱵᱚᱨᱮᱱ ᱠᱩᱲᱤ ᱵᱤᱴᱤ ᱠᱚ ᱱᱚᱝᱠᱟ ᱠᱟᱛᱮᱫ ᱵᱚᱱ ᱥᱟᱵ ᱫᱚᱦᱚ ᱫᱟᱲᱮ ᱠᱚᱣᱟ ᱩᱱᱤ ᱠᱩᱲᱤ ᱮᱴᱟᱜ ᱡᱟᱹᱛᱤ ᱨᱮ ᱪᱟᱞᱟᱣᱱᱟ ᱢᱟᱱᱮ ᱱᱤᱭᱟᱹ ᱜᱮ ᱯᱚᱨᱤᱪᱚᱭ ᱧᱟᱢᱚᱜ ᱠᱟᱱᱟ ᱡᱮ ᱱᱤᱛᱚᱜ ᱦᱚᱸ ᱟᱵᱚᱣᱟᱜ ᱥᱚᱢᱟᱡᱽ ᱟᱭᱢᱟ ᱫᱤᱠ ᱠᱷᱚᱱ ᱠᱚᱢ ᱡᱩᱨᱤ ᱜᱮᱭᱟ ᱡᱮ ᱠᱚᱢ ᱡᱩᱨᱤ ᱩᱱᱤ ᱟᱵᱚᱣᱟᱜ ᱢᱮᱫ ᱨᱮ ᱩᱫᱩᱜ ᱟᱵᱚᱱ ᱠᱟᱱᱟᱭ ᱱᱤᱭᱟᱹ ᱠᱚ ᱜᱷᱟᱹᱴᱛᱤ ᱢᱮᱱᱟᱜᱼᱟ ᱚᱱᱟ ᱞᱟᱹᱜᱤᱫ ᱛᱮᱦᱤᱧ ᱟᱵᱚ ᱫᱷᱚᱨᱢᱚ ᱨᱮᱱ ᱟᱵᱚ ᱡᱟᱹᱛᱤ ᱨᱮᱱ ᱠᱩᱲᱤ ᱮᱴᱟᱜ ᱴᱷᱮᱱ ᱠᱚ ᱪᱟᱞᱟᱜ ᱠᱟᱱᱟ ᱟᱨ ᱵᱷᱤᱰᱤᱭᱳ ᱢᱩᱪᱟᱹᱫ ᱨᱮ ᱱᱤᱭᱟᱹ ᱜᱤᱧ ᱞᱟᱹᱭᱟ ᱡᱮ ᱱᱤᱭᱟᱹ ᱡᱩᱜᱽ ᱨᱮ

ᱩᱱᱠᱩ ᱴᱷᱮᱱ ᱠᱤᱱᱛᱩ ᱱᱤᱛᱚᱜ ᱦᱚᱸ ᱟᱵᱚᱣᱟᱜ ᱢᱟᱛᱨᱤ ᱵᱷᱟᱥᱟ ᱠᱤᱱᱛᱩ ᱢᱮᱱᱟᱜ ᱛᱟᱠᱚᱣᱟ ᱟᱨ ᱟᱵᱚ ᱨᱮᱱ ᱠᱩᱲᱤ ᱡᱮ ᱠᱚᱲᱟ ᱴᱷᱮᱱ ᱪᱟᱞᱟᱣ ᱠᱟᱱᱟ ᱩᱱᱤ ᱠᱚᱲᱟ ᱥᱟᱵ ᱠᱟᱛᱮ ᱵᱚᱱ ᱢᱮᱛᱟᱭᱮᱭᱟ ᱛᱤᱦᱤᱧ ᱟᱞᱮ ᱨᱮᱱ ᱠᱩᱲᱤ ᱟᱢ ᱢᱚᱡᱽ ᱛᱮᱢ ᱫᱚᱦᱚᱭ ᱞᱟᱹᱜᱤᱫ ᱤᱫᱤ ᱠᱟᱫᱮᱭᱟᱢ ᱠᱤᱱᱛᱩ ᱤᱫᱤ ᱞᱟᱦᱟ ᱨᱮ ᱢᱤᱫᱴᱮᱱ ᱠᱟᱛᱷᱟ ᱟᱸᱡᱚᱢ ᱫᱚᱦᱚ ᱠᱟᱜ ᱟᱢ ᱱᱩᱭ ᱠᱩᱲᱤ ᱡᱩᱫᱤ ᱟᱢᱟᱜ ᱚᱲᱟᱜ ᱨᱮᱢ ᱤᱫᱤᱭᱮ ᱠᱷᱟᱱ ᱛᱟᱦᱚᱞᱮ ᱱᱩᱭ ᱠᱩᱲᱤ ᱟᱭᱟᱜ ᱵᱷᱟᱹᱜᱤᱫᱟᱨ ᱠᱷᱚᱱ ᱢᱟ ᱵᱚᱧᱪᱤᱛᱚ ᱢᱟ ᱢᱮᱱᱟᱭ ᱜᱮ ᱯᱞᱟᱥ ᱱᱩᱭ ᱠᱩᱲᱤᱭᱟᱜ ᱡᱩᱫᱤ ᱵᱷᱚᱵᱤᱥᱥᱚᱛ ᱨᱮ ᱡᱟᱦᱟᱱᱟᱜ ᱚᱵᱽᱡᱮᱠᱥᱚᱱ ᱠᱷᱟᱱ ᱡᱮ ᱱᱩᱭᱮ ᱚᱛᱛᱟᱪᱟᱨ ᱫᱤᱧ ᱠᱟᱱᱟ ᱛᱟᱦᱚᱞᱮᱢ ᱟᱸᱡᱚᱢ ᱫᱚᱦᱚ ᱠᱟᱜᱼᱟ ᱟᱞᱮ ᱥᱟᱶᱛᱟᱞ ᱥᱚᱢᱟᱡᱽ ᱪᱟᱞᱟᱣ ᱠᱟᱛᱮ ᱚᱲᱟᱜ ᱠᱷᱚᱡ ᱞᱮ ᱚᱨ ᱩᱰᱩᱠ ᱠᱟᱛᱮ ᱛᱟᱞᱟ ᱰᱟᱦᱟᱨ ᱨᱮᱞᱮ ᱯᱤᱴᱟᱹᱣ ᱢᱮᱭᱟ ᱱᱤᱭᱟᱹ ᱠᱷᱮᱭᱟᱞᱮᱢ ᱫᱚᱦᱚᱭᱟ ᱟᱨ ᱫᱩᱭ ᱱᱩᱭ ᱠᱩᱲᱤ ᱟᱭᱟᱜ ᱜᱟᱨᱡᱮᱱ ᱦᱤᱥᱟᱹᱵ ᱨᱮ ᱟᱡ ᱵᱟᱵᱟᱣᱟᱜ ᱧᱩᱛᱩᱢ ᱫᱚ ᱵᱟᱭ ᱫᱚᱦᱚ ᱫᱟᱲᱮᱭᱟᱜᱼᱟ ᱠᱤᱱᱛᱩ ᱩᱱᱤᱭᱟᱜ ᱠᱩᱲᱤᱭᱟᱜ ᱵᱚᱨᱛᱚᱢᱟᱱ ᱡᱟ ᱧᱩᱛᱩᱢ ᱢᱮᱱᱟᱜ ᱛᱟᱭᱟ ᱡᱟ ᱩᱯᱨᱩᱢ ᱢᱮᱱᱟᱜ ᱛᱟᱭᱟ ᱡᱟ ᱴᱟᱭᱴᱮᱞ ᱢᱮᱱᱟᱜ ᱛᱟᱭᱟ ᱚᱱᱟ ᱠᱤᱱᱛᱩ ᱟᱭᱟᱜ ᱠᱟᱨᱰ ᱨᱮ ᱛᱟᱦᱮᱱ ᱛᱟᱭᱟ ᱟᱨ ᱮᱴᱟᱜ ᱫᱷᱚᱨᱢᱚ ᱨᱮᱱ ᱠᱚᱲᱟ ᱡᱚᱠᱷᱚᱱ ᱟᱵᱚᱣᱟᱜ ᱠᱩᱲᱤ ᱪᱚᱴ ᱨᱮ ᱱᱚᱡᱚᱨᱮ ᱮᱢᱟ ᱩᱱ ᱡᱚᱠᱷᱚᱱ ᱩᱱᱤᱭᱟᱜ ᱠᱷᱮᱭᱟᱞ ᱛᱟᱦᱮᱱ ᱛᱟᱭᱟ ᱡᱮ ᱱᱩᱠᱩ ᱡᱟᱹᱛᱤ ᱨᱮᱱ ᱡᱩᱫᱤ ᱠᱩᱲᱤᱧ ᱤᱫᱤᱭᱮ ᱠᱷᱟᱡ ᱵᱷᱚᱵᱤᱥᱥᱚᱛ ᱨᱮ ᱤᱧᱟᱹᱜ ᱪᱮᱫ ᱥᱚᱢᱚᱥᱥᱟ ᱦᱩᱭ ᱛᱟᱱᱟᱜᱚᱜᱼᱟ ᱟᱨ ᱛᱚᱵᱮ ᱟᱵᱚᱣᱟᱜ ᱥᱟᱱᱛᱟᱲ ᱥᱚᱢᱟᱡᱽ ᱨᱮᱱᱟᱜ ᱢᱤᱫᱴᱮᱡ ᱠᱤᱱᱛᱩ ᱡᱳᱨ ᱛᱟᱦᱮᱱᱟ ᱟᱨ ᱟᱵᱚᱣᱟᱜ ᱱᱤᱡᱮᱨᱟᱜ ᱯᱚᱨᱤᱵᱟᱨ ᱥᱚᱢᱟᱡᱽ ᱠᱚᱦᱚᱸᱧ ᱢᱮᱛᱟ ᱠᱚᱣᱟ ᱡᱮ ᱟᱵᱚ ᱱᱤᱡᱮ ᱜᱮ ᱱᱤᱡᱮ ᱪᱚᱴ ᱨᱮᱵᱚᱱ ᱦᱤᱝᱥᱟᱹᱜ ᱠᱟᱱᱟ ᱟᱭᱢᱟ ᱛᱟᱦᱚᱞᱮ ᱪᱮᱫ ᱞᱮᱠᱟ ᱠᱟᱛᱮᱜ ᱦᱩᱭᱩᱜᱼᱟ ᱟᱵᱚ ᱴᱷᱮᱡ ᱮᱢᱚᱱ ᱡᱳᱜᱽᱜᱚᱛᱟ ᱵᱚᱱ ᱛᱮᱭᱟᱨᱟ ᱡᱟᱛᱮ ᱟᱵᱚ ᱡᱟᱹᱛ ᱨᱮᱱ ᱠᱩᱲᱤ ᱮᱴᱟᱜ ᱠᱚᱲᱟ ᱴᱷᱮᱡ ᱪᱟᱞᱟᱣ ᱞᱟᱦᱟ ᱨᱮᱠᱚ ᱜᱩᱱᱟᱹᱱᱚᱜ ᱛᱮᱦᱮᱧ ᱡᱩᱫᱤ ᱤᱧ ᱮᱴᱟᱜ ᱠᱚᱲᱟ ᱴᱷᱮᱡ ᱤᱧ ᱪᱟᱞᱟᱣ ᱞᱮᱱᱠᱷᱟᱡ ᱜᱟᱯᱟ ᱡᱩᱫᱤ ᱡᱟᱦᱟᱱᱟᱜ ᱥᱚᱢᱚᱥᱥᱟ ᱦᱩᱭ ᱞᱮᱱᱠᱷᱟᱡ ᱛᱮᱦᱮᱧ ᱟᱞᱮᱭᱟᱜ ᱥᱟᱶᱛᱟᱞ ᱥᱚᱢᱟᱡᱽ ᱨᱮ ᱛᱤᱱᱟᱹᱜ ᱜᱟᱱ ᱤᱧ ᱥᱟᱯᱳᱨᱴ ᱤᱧ ᱧᱟᱢᱟ ᱛᱤᱱᱟᱹᱜ ᱜᱟᱱ ᱦᱚᱲ ᱠᱚ ᱡᱟᱣᱨᱟᱜᱼᱟ ᱚᱱᱟ ᱥᱚᱢᱟᱡᱽ ᱨᱮ ᱠᱤᱱᱛᱩ ᱵᱟᱠᱚ ᱡᱟᱣᱨᱟᱜᱼᱟ ᱟᱨ ᱡᱮᱴᱟ ᱟᱞᱟᱫᱟ ᱫᱷᱚᱨᱢᱚ ᱨᱮᱱ ᱡᱟᱹᱛᱤ ᱴᱷᱮᱡ ᱦᱤᱝᱥᱟᱹ ᱛᱮ ᱯᱮᱨᱮᱡ ᱠᱟᱱᱟ ᱚᱱᱟ ᱠᱷᱚᱡ ᱟᱞᱮᱭᱟᱜ ᱱᱤᱡᱮᱨ ᱫᱷᱚᱨᱢᱚ ᱨᱮ ᱱᱤᱡᱮᱨ ᱡᱟᱹᱛᱤ ᱨᱮ ᱱᱤᱡᱮᱨ ᱥᱟᱶᱛᱟᱞ ᱥᱚᱢᱟᱡᱽ ᱨᱮᱱ ᱟᱭᱢᱟ ᱫᱟᱭᱟ ᱵᱟᱭᱟ ᱱᱤᱛᱚᱝ ᱦᱚᱸ ᱫᱷᱟᱹᱵᱤᱡ ᱦᱚᱲ ᱢᱮᱱᱟᱜ ᱠᱚᱣᱟ ᱚᱱᱟ ᱞᱟᱹᱜᱤᱫ ᱟᱞᱮᱭᱟᱜ ᱥᱚᱢᱟᱡᱽ ᱜᱮ ᱵᱮᱴᱟᱨ ᱠᱟᱱᱟ ᱱᱤᱭᱟᱹ ᱠᱚ ᱡᱟᱛᱮ ᱜᱩᱱᱟᱹᱱᱮ ᱵᱟᱫᱽᱫᱷᱚᱜ ᱟᱨ ᱵᱟᱥᱛᱚᱵ ᱨᱤᱭᱟᱞᱤᱴᱤ ᱧᱮᱞ ᱢᱮ ᱡᱮ ᱢᱤᱫᱴᱮᱡ ᱠᱩᱲᱤ ᱟᱭᱟᱜ ᱥᱚᱢᱟᱡᱽ ᱠᱚᱞᱚᱝᱠᱚ ᱞᱟᱹᱜᱤᱫ ᱫᱚ ᱮᱴᱟᱜ ᱠᱚᱲᱟ ᱴᱷᱮᱡ ᱵᱟᱭ ᱪᱟᱞᱟᱜ ᱠᱟᱱᱟ ᱢᱤᱫ ᱫᱷᱚᱢ ᱱᱤᱡᱮᱨᱟᱜ ᱥᱚᱢᱟᱡᱽ ᱜᱮ ᱠᱚᱭᱚᱜᱽ ᱢᱮ ᱢᱤᱫ ᱫᱷᱟᱣ ᱞᱮᱸᱜᱟ ᱴᱚᱞᱟ ᱠᱚᱭᱚᱜᱽ ᱢᱮ ᱢᱤᱫ ᱫᱷᱟᱣ ᱡᱚᱡᱚᱢ ᱴᱚᱞᱟ ᱠᱚᱭᱚᱜᱽ ᱢᱮ ᱡᱮ ᱥᱚᱢᱟᱡᱽ ᱨᱮ ᱮᱢᱚᱱ ᱪᱮᱫ ᱜᱷᱚᱴᱟᱜ ᱠᱟᱱᱟ ᱡᱮ ᱟᱵᱚ ᱨᱮᱱ ᱠᱩᱲᱤ ᱱᱤᱛᱚᱝ ᱮᱴᱟᱜ ᱠᱚᱲᱟ ᱥᱮᱡ ᱪᱟᱞᱟᱜ ᱨᱮᱱᱟᱜ ᱥᱤᱫᱽᱫᱷᱟᱱᱛᱚ ᱠᱚ ᱦᱟᱛᱟᱣ ᱫᱟ ᱡᱮ ᱥᱟᱫᱷᱟᱨᱚᱱ ᱡᱮ ᱩᱱᱤ ᱠᱩᱲᱤᱭᱟᱜ ᱡᱮ ᱫᱳᱥ ᱢᱮᱱᱟᱜ ᱮᱢᱚᱱ ᱫᱚ ᱵᱟᱝ ᱟᱵᱚᱣᱟᱜ ᱥᱚᱢᱟᱡᱽ ᱢᱚᱫᱽᱫᱷᱮ ᱨᱮ ᱮᱢᱚᱱ ᱠᱤᱪᱷᱩ ᱜᱷᱚᱴᱟᱜ ᱠᱟᱱᱟ ᱡᱟᱨ ᱯᱷᱚᱞᱮ ᱡᱮ ᱡᱤᱱᱤᱥ ᱩᱱᱤ ᱟᱵᱚᱣᱟᱜ ᱥᱚᱢᱟᱡᱽ ᱨᱮ ᱵᱟᱭ ᱧᱟᱢ ᱮᱫᱟ ᱩᱱᱤᱭ ᱠᱷᱚᱡᱚᱜ ᱠᱟᱱᱟ ᱡᱮ ᱢᱚᱱᱮ ᱦᱚᱭ ᱮᱴᱟᱜ ᱫᱷᱚᱨᱢᱚ ᱨᱮᱜᱮ ᱥᱩᱠ ᱢᱮᱱᱟᱜᱼᱟ ᱮᱴᱟᱜ ᱡᱟᱹᱛ ᱴᱷᱮᱱ ᱜᱮ ᱥᱩᱠ ᱢᱮᱱᱟᱜᱼᱟ ᱠᱤᱱᱛᱩ ᱟᱵᱚᱣᱟᱜ ᱥᱚᱢᱟᱡᱽ ᱨᱮᱱᱟᱜ ᱦᱚᱸ ᱜᱟᱹᱞᱛᱤ ᱢᱮᱱᱟᱜᱼᱟ ᱟᱵᱚᱣᱟᱜ ᱦᱚᱸ ᱱᱤᱡᱮᱨᱟᱜ ᱦᱚᱸ ᱜᱟᱹᱞᱛᱤ ᱢᱮᱱᱟᱜᱼᱟ ᱡᱮ ᱡᱤᱱᱤᱥ ᱮᱴᱟᱜ ᱫᱷᱚᱨᱢᱚ ᱨᱮᱱ ᱦᱚᱲ ᱮᱴᱟᱜ ᱡᱟᱹᱛᱤ ᱨᱮᱱ ᱠᱚᱲᱟ ᱩᱱᱠᱩ ᱱᱤᱡᱚᱥᱥᱚ ᱴᱷᱮᱱ ᱯᱚᱨᱤᱯᱩᱨᱱᱚᱭ ᱫᱟᱠᱚ ᱥᱮᱴᱟ ᱟᱵᱚ ᱠᱤᱱᱛᱩ ᱟᱵᱚᱣᱟᱜ ᱥᱚᱢᱟᱡᱽ ᱨᱮ ᱱᱤᱛᱚᱜ ᱦᱚᱸ ᱵᱟᱵᱚᱱ ᱯᱩᱨᱱᱚ ᱫᱟᱲᱮ ᱟᱠᱟᱫᱟ ᱛᱚ ᱱᱤᱭᱟᱹ ᱠᱚ ᱫᱤᱠ ᱜᱮ ᱟᱵᱚ ᱜᱩᱱᱟᱹᱱ ᱞᱟᱜᱟᱣ ᱵᱚᱱᱟ ᱢᱤᱫᱴᱮᱱ ᱠᱩᱲᱤ ᱛᱮᱦᱮᱧ ᱡᱩᱫᱤ ᱮᱴᱟᱜ ᱫᱷᱚᱨᱢᱚ ᱨᱮ ᱪᱟᱞᱟᱜ ᱠᱟᱱ ᱠᱷᱟᱱ